ᱡᱚᱦᱟᱨ ᱜᱮ ᱥᱟᱱᱟᱢ ᱧᱮᱧᱮᱞᱤᱭᱟᱹ ᱠᱚ ᱱᱚᱣᱟ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱟᱵᱚ ᱵᱷᱟᱨᱚᱛ ᱫᱤᱥᱚᱢ ᱨᱮᱭᱟᱜ ᱢᱚᱬᱮ ᱜᱚᱴᱟᱝ ᱯᱚᱱᱚᱛ ᱵᱤᱦᱟᱨ ᱵᱮᱝᱜᱚᱞ ᱩᱲᱤᱥᱥᱟ ᱡᱷᱟᱲᱠᱷᱚᱸᱰ ᱟᱥᱟᱢ ᱨᱮ ᱯᱨᱟᱭ ᱵᱟᱥᱚᱴᱴᱤ ᱞᱟᱠᱷ ᱥᱟᱱᱛᱟᱲ ᱢᱮᱱᱟᱜ ᱵᱚᱱᱟ ᱵᱟᱥᱚᱴᱴᱤ ᱞᱟᱠᱷ ᱥᱟᱱᱛᱟᱲ ᱢᱩᱫᱽᱨᱮ ᱛᱟᱨᱟ ᱦᱟᱹᱴᱤᱧ ᱠᱷᱚᱱ ᱦᱚᱸ ᱡᱟᱹᱥᱛᱤ ᱦᱚᱲ ᱜᱮ ᱚᱞᱪᱤᱠᱤ ᱵᱟᱝ ᱵᱚᱱ ᱵᱟᱰᱟᱭᱟ ᱜᱩᱨᱩ ᱜᱚᱢᱠᱮᱭ ᱢᱮᱱ ᱟᱠᱟᱫᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ᱾ ᱚᱱᱟᱛᱮ ᱟᱵᱚᱣᱟᱜ ᱫᱷᱚᱨᱚᱢ ᱟᱵᱚᱣᱟᱜ ᱨᱚᱲ ᱴᱤᱠᱟᱹᱣ ᱫᱚᱦᱚᱭ ᱞᱟᱹᱜᱤᱫ ᱟᱵᱚᱣᱟᱜ ᱚᱞᱪᱤᱠᱤ ᱥᱮᱬᱟ ᱫᱚ ᱮᱠᱟᱱᱛᱚ ᱞᱟᱹᱠᱛᱤ ᱠᱟᱱᱟ᱾ ᱱᱚᱣᱟ ᱪᱮᱱᱮᱞ ᱯᱟᱦᱴᱟ ᱠᱷᱚᱱ ᱚᱱᱟ ᱜᱮ ᱠᱩᱨᱩᱢᱩᱴᱩ ᱦᱳᱭ ᱟᱠᱟᱱᱟ ᱢᱮᱱᱠᱷᱟᱱ ᱵᱟᱹᱧ ᱵᱟᱰᱟᱭᱟ ᱛᱤᱱᱟᱹᱜ ᱜᱟᱱ ᱥᱟᱨᱛᱷᱚᱠᱚᱜᱼᱟ ᱢᱮᱱᱛᱮ᱾ ᱞᱟᱦᱟ ᱨᱮᱱᱟᱜ ᱵᱷᱤᱰᱤᱭᱳ ᱨᱮᱵᱚᱱ ᱥᱮᱬᱟ ᱟᱠᱟᱫᱟ ᱚᱞᱪᱤᱠᱤ ᱮᱞᱯᱷᱟᱵᱮᱴ ᱨᱮᱱᱟᱜ ᱧᱩᱛᱩᱢ ᱚᱞᱪᱤᱠᱤ ᱨᱮᱭᱟᱜ ᱦᱟᱹᱴᱤᱧ ᱟᱨ ᱢᱤᱫ ᱵᱟᱨ ᱜᱟᱵᱟᱱ ᱠᱚ ᱡᱩᱫᱤ ᱡᱟᱦᱟᱸᱭ ᱠᱚ ᱵᱟᱝ ᱯᱮ ᱧᱮᱞ ᱟᱠᱟᱫ ᱠᱷᱟᱱ ᱱᱚᱣᱟ ᱟᱭ ᱵᱚᱴᱚᱱ ᱨᱮ ᱠᱞᱤᱠ ᱛᱟᱵᱚᱱ ᱯᱮ ᱟᱨ ᱦᱮᱸ ᱵᱷᱤᱰᱤᱭᱳ ᱨᱮ ᱦᱤᱲᱤᱡ ᱛᱟᱦᱮᱱ ᱠᱷᱟᱱ ᱟᱨ ᱵᱟᱝᱠᱷᱟᱱ ᱥᱟᱡᱮᱥᱮᱱ ᱛᱟᱦᱮᱱ ᱠᱷᱟᱱ ᱠᱚᱢᱮᱱᱴ ᱵᱚᱠᱥ ᱨᱮ ᱠᱚᱢᱮᱱᱴ ᱛᱟᱵᱚᱱ ᱯᱮ ᱛᱤᱦᱤᱧᱟᱜ ᱵᱷᱤᱰᱤᱭᱳ ᱨᱮᱫᱚ ᱵᱚ ᱥᱮᱬᱟᱭᱟ ᱡᱟᱯᱟᱜ ᱪᱤᱠᱤ ᱨᱮᱭᱟᱜ ᱞᱟᱜᱟᱫ ᱠᱚ ᱢᱟ ᱛᱟᱦᱚᱞᱮ ᱵᱷᱤᱰᱤᱭᱳ ᱛᱮᱫ ᱵᱟᱝ ᱥᱠᱤᱯ ᱠᱟᱛᱮᱫ ᱥᱮᱬᱟᱭ ᱛᱟᱵᱚᱱ ᱯᱮ ᱡᱟᱯᱟᱜ ᱪᱤᱠᱤ ᱡᱟᱦᱟᱸ ᱫᱚ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱚᱦᱚᱫ ᱨᱮᱭᱟᱜ ᱞᱟᱜᱟᱫ ᱵᱚ ᱥᱮᱬᱟ ᱞᱮᱜᱮ ᱢᱤᱫ ᱨᱮᱫᱚ ᱵᱚ ᱥᱮᱬᱟᱭᱟ ᱢᱩ ᱴᱩᱰᱟᱹᱜ ᱨᱮᱭᱟᱜ ᱞᱟᱜᱟᱫ᱾ ᱢᱩᱬ ᱴᱩᱰᱟᱹᱜ ᱫᱚ ᱨᱟᱦᱟ ᱟᱲᱟᱝ ᱪᱤᱠᱤ ᱚ ᱟ ᱤ ᱩ ᱮ ᱳ ᱨᱮ ᱡᱟᱯᱟᱜᱚᱜᱼᱟ ᱟᱨ ᱢᱩ ᱛᱮᱭ ᱟᱲᱟᱝ ᱦᱚᱪᱚᱭᱟ ᱡᱮᱞᱮᱠᱟ ᱚ ᱨᱮ ᱪᱚᱸᱫᱟ ᱵᱚᱸᱜᱟ ᱨᱚᱸᱜᱚ ᱴᱷᱚᱸᱜᱟ ᱮᱢᱟᱱ ᱟ ᱨᱮ ᱞᱟᱸᱫᱟ ᱪᱷᱟᱸᱫᱟ ᱡᱟᱸᱜᱟ ᱴᱟᱸᱜᱟ ᱮᱢᱟᱱ ᱤ ᱨᱮ ᱥᱤᱸᱜᱤ ᱞᱤᱸᱜᱤ ᱵᱤᱸᱫᱤ ᱥᱤᱸᱫᱩᱨ ᱮᱢᱟᱱ ᱠᱚ ᱩ ᱨᱮ ᱥᱩᱸᱜᱟᱹ, ᱨᱩᱸᱰᱟᱹ, ᱞᱩᱸᱜᱤ, ᱪᱩᱸᱜᱤ ᱮᱢᱟᱱ᱾ ᱮ ᱨᱮ ᱥᱮᱸᱜᱮᱞ, ᱞᱮᱸᱡᱮᱫ, ᱵᱮᱸᱜᱮᱫ, ᱡᱮᱸᱜᱮᱫ ᱮᱢᱟᱱ᱾ ᱳ ᱨᱮ ᱞᱳᱸᱰᱳ, ᱵᱳᱸᱰᱳᱨ, ᱰᱳᱸᱵᱳᱜ, ᱪᱳᱸᱰᱳᱜ ᱮᱢᱟᱱ ᱠᱚ᱾ ᱵᱟᱨ ᱨᱮ ᱜᱟᱹᱦᱞᱟᱹ ᱴᱩᱰᱟᱹᱜ ᱨᱮᱭᱟᱜ ᱞᱟᱜᱟᱫ᱾ ᱜᱟᱹᱦᱞᱟᱹ ᱴᱩᱰᱟᱹᱜ ᱫᱚ ᱨᱟᱦᱟ ᱟᱲᱟᱝ ᱪᱤᱠᱤ ᱚ ᱟ ᱤ ᱩ ᱮ ᱳ ᱨᱮ ᱡᱟᱯᱟᱜᱚᱜᱼᱟ ᱟᱨ ᱜᱟᱹᱦᱞᱟᱹ ᱛᱮᱭ ᱟᱲᱟᱝ ᱦᱚᱪᱚᱭᱟ ᱡᱟᱹᱥᱛᱤ ᱫᱚᱵᱚᱱ ᱵᱮᱵᱚᱦᱟᱨᱟ ᱚ ᱟ ᱮ ᱨᱮ ᱡᱮᱞᱮᱠᱟ ᱚ ᱨᱮ ᱜᱟᱹᱦᱞᱟᱹ ᱴᱩᱰᱟᱹᱜ ᱨᱮᱭᱟᱜ ᱞᱟᱜᱟᱫ ᱢᱚᱠᱚᱧ ᱵᱚᱠᱚᱧ ᱤᱧ ᱫᱚᱧ ᱱᱚᱝᱠᱟ ᱜᱮ ᱠᱚᱧ ᱟᱨ ᱫᱚᱧ ᱡᱟᱦᱟᱸ ᱠᱚᱨᱮ ᱧᱩᱢᱚᱜᱼᱟ ᱚᱱᱟ ᱠᱚ ᱡᱟᱭᱜᱟ ᱨᱮ ᱞᱟᱜᱟᱫᱚᱜᱼᱟ ᱟᱨ ᱜᱟᱹᱦᱞᱟᱹ ᱴᱩᱰᱟᱹᱜ ᱨᱮᱭᱟᱜ ᱞᱟᱜᱟᱫ ᱱᱚᱣᱟ ᱫᱚ ᱡᱚᱛᱚ ᱠᱷᱚᱱ ᱡᱟᱹᱥᱛᱤ ᱵᱚᱱ ᱵᱮᱵᱚᱦᱟᱨᱟ ᱡᱮᱢᱚᱱ ᱵᱤᱪᱟᱹᱨ ᱩᱫᱽᱜᱟᱹᱨ ᱨᱟᱹᱯᱩᱫ ᱫᱩᱞᱟᱹᱲ ᱵᱟᱹᱭᱦᱟᱹᱲ ᱮᱢᱟᱱ ᱠᱚ ᱮ ᱨᱮ ᱜᱟᱹᱦᱞᱟᱹ ᱴᱩᱰᱟᱹᱜ ᱨᱮᱭᱟᱜ ᱞᱟᱜᱟᱫ ᱡᱮᱞᱮᱠᱟ ᱡᱤᱞ ᱨᱤᱞ ᱫᱟᱲᱮ ᱫᱟᱨᱮ ᱮᱫᱮᱞ ᱮᱢᱟᱱ ᱠᱚ ᱢᱩ ᱴᱩᱰᱟᱹᱜ ᱟᱨ ᱜᱟᱹᱦᱞᱟᱹ ᱴᱩᱰᱟᱹᱜ ᱢᱤᱫ ᱥᱟᱶᱛᱮ ᱦᱚᱸ ᱞᱟᱜᱟᱫᱚᱜᱼᱟ ᱡᱮᱞᱮᱠᱟ ᱥᱟᱺᱰᱤ ᱵᱟᱺᱰᱤ ᱦᱟᱺᱰᱤ ᱠᱟᱺᱰᱤ ᱨᱟᱺᱰᱤ ᱮᱢᱟᱱ ᱠᱚ ᱛᱮᱥᱟᱨ ᱫᱚ ᱨᱮᱞᱟ ᱨᱮᱭᱟᱜ ᱞᱟᱜᱟᱫ ᱨᱮᱞᱟ ᱫᱚ ᱨᱟᱦᱟ ᱟᱲᱟᱝ ᱪᱤᱠᱤ ᱚ ᱟ ᱤ ᱩ ᱮ ᱳ ᱠᱚᱨᱮ ᱛᱚᱸᱜᱮ ᱞᱮᱱᱠᱷᱟᱱ ᱡᱮᱞᱮᱧ ᱥᱟᱺᱦᱤᱡ ᱮ ᱨᱮᱞᱟᱣ ᱦᱚᱪᱚᱭᱟ ᱱᱚᱣᱟ ᱫᱚ ᱥᱮᱨᱮᱧ ᱦᱚᱦᱚ ᱨᱟᱜ ᱨᱚᱫᱚᱱ ᱚᱠᱛᱚ ᱨᱟᱦᱟ ᱟᱲᱟᱝ ᱥᱟᱶ ᱛᱚᱸᱜᱮᱜᱼᱟ ᱟᱨ ᱨᱟᱦᱟ ᱠᱚ ᱨᱟᱹᱭᱞᱟᱹᱜᱼᱟ ᱡᱮᱞᱮᱠᱟ ᱛᱟᱦᱟᱸ ᱨᱮ ᱛᱟ ᱮ ᱵᱟᱹᱵᱩ ᱵᱟᱹᱵᱩᱭᱟ ᱮᱢᱟᱱ ᱠᱚ ᱯᱩᱱᱟᱜ ᱫᱚ ᱯᱷᱟᱨᱠᱟ ᱨᱮᱭᱟᱜ ᱞᱟᱜᱟᱫ ᱯᱷᱟᱨᱠᱟ ᱫᱚ ᱡᱟᱦᱟᱱ ᱟᱹᱲᱟᱹ ᱠᱚ ᱛᱟᱞᱟ ᱠᱚᱨᱮ ᱞᱟᱜᱟᱜᱼᱟ ᱟᱨ ᱚᱱᱟᱛᱮ ᱟᱹᱲᱟᱹ ᱨᱮᱭᱟᱜ ᱟᱲᱟᱝ ᱯᱷᱟᱨᱠᱟᱣ ᱥᱮ ᱥᱟᱦᱟᱜᱼᱟ, ᱡᱮᱞᱮᱠᱟ, ᱚᱞᱚᱜᱼᱟ, ᱫᱩᱲᱩᱵᱼᱟ, ᱠᱟᱹᱴᱤᱡᱼᱟ, ᱪᱟᱞᱟᱜᱼᱟ, ᱦᱚᱲᱚᱜᱼᱟ ᱮᱢᱟᱱ ᱠᱚ᱾ ᱢᱚᱬᱮ ᱨᱮᱫᱚ ᱚᱦᱚᱫ ᱨᱮᱱᱟᱜ ᱞᱟᱜᱟᱫ᱾ ᱚᱦᱚᱫ ᱫᱚ ᱢᱚᱪᱟ ᱨᱮᱭᱟᱜ ᱥᱟᱦᱮᱫ ᱦᱚᱭ ᱱᱟᱥᱮ ᱩᱥᱠᱟᱹᱣ ᱚᱰᱚᱠ ᱨᱮᱭᱟᱜ ᱪᱤᱠᱤ ᱠᱟᱱᱟ᱾ ᱱᱚᱣᱟ ᱫᱚ ᱚ ᱨᱮᱭᱟᱜ ᱱᱟᱥᱮ ᱛᱮᱫ ᱠᱟᱱᱟ᱾ ᱱᱚᱣᱟ ᱫᱚ ᱛᱟᱹᱯᱩᱜ ᱠᱮᱪᱮᱫ ᱟᱲᱟᱝ ᱪᱤᱠᱤ ᱚ, ᱟ, ᱤ, ᱩ, ᱮᱰ, ᱳᱵ ᱠᱚᱨᱮ ᱡᱟᱯᱟᱜᱚᱜᱼᱟ, ᱡᱮᱞᱮᱠᱟ᱾ ᱡᱟᱹᱥᱛᱤ ᱫᱚᱵᱚᱱ ᱵᱮᱵᱷᱟᱨᱟ ᱚᱜ ᱟᱡ ᱩᱫ ᱳᱜ ᱨᱮ ᱡᱮᱞᱮᱠᱟ ᱚᱜ ᱨᱮ ᱨᱮᱜᱽᱲᱟ ᱯᱟᱜᱽᱞᱟ ᱩᱜᱽᱞᱤ ᱮᱢᱟᱱ ᱠᱚ ᱟᱡ ᱨᱮ ᱵᱟᱡᱽᱲᱟ ᱠᱟᱡᱽᱞᱟ ᱚᱸᱡᱽᱨᱟ ᱮᱢᱟᱱ ᱠᱚ ᱩᱫ ᱨᱮ ᱜᱤᱫᱽᱨᱟᱹ ᱩᱫᱽᱜᱟᱹᱨ ᱜᱚᱸᱫᱽᱨᱟᱣ ᱮᱢᱟᱱ ᱠᱚ ᱳᱜ ᱨᱮ ᱡᱚᱵᱽᱨᱟ ᱵᱟᱵᱽᱞᱟ ᱠᱟᱵᱽᱨᱟ ᱮᱢᱟᱱ ᱠᱚ ᱢᱟ ᱛᱟᱦᱚᱞᱮ ᱱᱚᱣᱟ ᱵᱷᱤᱰᱤᱭᱳ ᱛᱮᱫ ᱵᱚᱱ ᱠᱩᱥᱤᱭᱟᱫ ᱠᱷᱟᱱ ᱢᱤᱫᱴᱟᱝ ᱞᱟᱭᱤᱠ ᱟᱨ ᱜᱟᱛᱮ ᱠᱚᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ ᱟᱨ ᱵᱷᱤᱰᱤᱭᱳ ᱛᱮᱫ ᱢᱩᱪᱟᱹᱫ ᱦᱟᱹᱵᱤᱡ ᱧᱮᱞ ᱞᱟᱹᱜᱤᱫ ᱟᱹᱰᱤ ᱟᱹᱰᱤ ᱥᱟᱨᱦᱟᱣ